ᱛᱟᱦᱞᱮ ᱯᱳᱭᱞᱳ ᱛᱮᱜᱮ ᱟᱵᱚ ᱵᱚ ᱢᱤᱫᱴᱟᱝ ᱯᱨᱮᱡᱮᱱᱴ ᱠᱚᱱᱴᱤᱱᱩᱣᱟᱥ ᱴᱮᱱᱥ ᱨᱮᱱᱟᱜ ᱟᱹᱭᱟᱹᱛ ᱥᱮ ᱥᱮᱱᱴᱮᱱᱥ ᱟᱵᱚ ᱱᱚᱰᱮ ᱧᱮᱞ ᱦᱩᱭᱩᱜ ᱛᱟᱵᱚᱱᱟ ᱢᱤᱫᱴᱟᱝ ᱤᱧ ᱫᱟᱹᱭᱠᱟᱹ ᱞᱮᱠᱟᱛᱤᱧ ᱮᱢ ᱮᱫᱟ ᱱᱚᱣᱟ ᱥᱟᱨᱫᱤ ᱥᱟᱨᱤ ᱢᱤᱫᱴᱟᱝ ᱥᱚᱦᱨᱟᱭᱮ ᱥᱮᱨᱮᱧ ᱮᱫᱟ ᱚᱱᱟᱜᱮ ᱤᱝᱨᱮᱡᱤ ᱛᱤᱧ ᱚᱞ ᱞᱮ ᱛᱟᱵᱚᱱ ᱜᱮ ᱥᱟᱨᱫᱤ ᱥᱟᱨᱤ

ᱢᱤᱫᱴᱟᱝ ᱫᱟᱹᱭᱠᱟᱹ ᱠᱟᱱᱟ ᱟᱵᱚ ᱯᱳᱭᱞᱳ ᱛᱮ ᱟᱱᱟᱲᱟᱝ ᱩᱱᱩᱪᱟᱹᱨ ᱥᱮ ᱵᱷᱚᱭᱮᱥ ᱪᱮᱧᱡᱽ ᱨᱮ ᱡᱟᱦᱟᱸ ᱯᱳᱭᱞᱳ ᱛᱮᱵᱚ ᱥᱮᱬᱟ ᱞᱮᱫᱟ ᱡᱮ ᱟᱵᱚ ᱥᱟᱵᱡᱮᱠᱴ ᱯᱟᱸᱡᱟ ᱛᱩᱫ ᱦᱩᱭᱩᱜ ᱛᱟᱵᱚᱱᱟ ᱚᱵᱡᱮᱠᱴ ᱯᱟᱸᱡᱟ ᱛᱩᱫ ᱦᱩᱭᱩᱜ ᱛᱟᱵᱚᱱᱟ ᱢᱮᱱ ᱵᱷᱟᱨᱵ ᱯᱟᱸᱡᱟ ᱛᱩᱫ ᱦᱩᱭᱩᱜ ᱛᱟᱵᱚᱱᱟ ᱱᱚᱰᱮ ᱟᱵᱚᱣᱟᱜ ᱥᱟᱵᱡᱮᱠᱴ ᱫᱚ ᱚᱠᱟ ᱠᱟᱱᱟ ᱥᱟᱵᱡᱮᱠᱴ ᱡᱟᱦᱟᱸ ᱢᱩᱛᱟᱹᱱ ᱵᱚ ᱞᱟᱹᱭᱫᱟ ᱚᱱᱟ ᱫᱚ ᱥᱟᱹᱨᱫᱤ ᱥᱟᱹᱨᱤ ᱱᱚᱣᱟ ᱫᱚ ᱦᱩᱭᱩᱜ ᱠᱟᱱᱟ ᱥᱟᱵᱡᱮᱠᱴ ᱥᱤᱝ ᱱᱚᱣᱟ ᱫᱚ ᱦᱩᱭᱩᱜ ᱠᱟᱱᱟ ᱵᱷᱟᱨ ᱥᱮ ᱠᱟᱱᱣᱟ ᱟᱨ ᱮᱥ ᱥᱚᱦᱨᱟᱭ ᱥᱚᱝ ᱱᱚᱣᱟ ᱫᱚ ᱦᱩᱭᱩᱜ ᱠᱟᱱᱟ ᱚᱵᱡᱮᱠᱴ ᱥᱮ ᱡᱚᱛᱚᱥ ᱛᱟᱦᱞᱮ ᱱᱚᱣᱟ ᱫᱚ ᱮᱠᱴᱤᱵ ᱵᱷᱚᱭᱮᱥ ᱥᱮ ᱢᱩᱛᱟᱹᱱᱟᱱ ᱟᱱᱟᱞᱟᱝ ᱨᱮ ᱢᱮᱱᱟᱜ ᱟᱠᱟᱫᱟ ᱱᱚᱣᱟ ᱮᱠᱴᱤᱵ ᱵᱷᱚᱭᱮᱥ ᱠᱷᱚᱱ ᱯᱮᱥᱤᱵ ᱵᱷᱚᱭᱮᱥ ᱥᱮ ᱡᱚᱛᱚᱥᱟᱱ ᱟᱞᱟᱝ ᱨᱮ ᱯᱟᱱᱟᱲᱟᱝ ᱨᱮ ᱟᱹᱜᱩ ᱞᱟᱹᱜᱤᱫ ᱡᱟᱦᱟᱸ ᱟᱵᱚ ᱱᱮᱭᱟᱢ ᱠᱚ ᱥᱮ ᱟᱹᱨᱤ ᱠᱚ ᱮᱱᱦᱤᱞᱳᱜ ᱵᱚ ᱥᱮᱬᱟ ᱟᱠᱟᱫᱟ ᱚᱱᱟ ᱠᱚᱜᱮ ᱟᱵᱚ ᱱᱤᱛᱚᱜ ᱯᱷᱳᱞᱳ ᱦᱩᱭᱩᱜ ᱛᱟᱵᱚᱱᱟ ᱥᱮ ᱚᱱᱟ ᱰᱟᱦᱟᱨ ᱛᱮᱜᱮ ᱟᱵᱚ ᱛᱟᱲᱟᱢ ᱦᱩᱭᱩᱜ ᱛᱟᱵᱚᱱᱟ ᱱᱚᱰᱮ ᱵᱚ ᱧᱮᱞ ᱮᱫᱟ ᱟᱵᱚ ᱥᱟᱵᱡᱮᱠᱴ ᱵᱚ ᱧᱟᱢ ᱟᱠᱟᱫᱟ ᱵᱷᱟᱨᱵ ᱵᱚ ᱧᱟᱢ ᱟᱠᱟᱫᱟ ᱚᱵᱡᱮᱠᱴ ᱵᱚ ᱧᱟᱢ ᱟᱠᱟᱫᱟ ᱛᱟᱦᱞᱮ ᱯᱳᱭᱞᱳ ᱟᱹᱨᱤ ᱞᱮᱠᱟᱛᱮ ᱮᱱᱦᱤᱞᱳᱜ ᱡᱟᱦᱟᱸ ᱵᱚ ᱥᱮᱬᱟ ᱞᱮᱫᱟ ᱚᱵᱡᱮᱠᱴ ᱥᱟᱵᱡᱮᱠᱴ ᱨᱮ ᱦᱤᱡᱩᱜᱼᱟ

ᱥᱚᱢ ᱚᱱᱟ ᱛᱟᱭᱚᱢ ᱟᱵᱚ ᱵᱚ ᱥᱮᱬᱟ ᱟᱠᱟᱫᱟ ᱵᱤ ᱵᱷᱟᱨᱵ ᱨᱮᱱᱟᱜ ᱢᱤᱫᱴᱟᱝ ᱠᱟᱹᱢᱤ ᱦᱚᱨᱟ ᱢᱮᱱᱟᱜ ᱟᱠᱟᱫᱟ ᱟᱵᱚ ᱵᱚ ᱧᱮᱞ ᱟᱠᱟᱫᱟ ᱱᱚᱣᱟ ᱫᱚ ᱡᱮᱦᱮᱛᱩ ᱥᱤᱢᱯᱤᱞ ᱯᱨᱮᱡᱮᱱᱴ ᱨᱮ ᱦᱤᱞᱳᱜ ᱵᱚ ᱧᱮᱞ ᱟᱠᱟᱫᱟ ᱛᱮᱦᱮᱧ ᱫᱚ ᱯᱨᱮᱡᱮᱱᱴ ᱠᱚᱱᱴᱤᱱᱩᱣᱟᱥ ᱨᱮ ᱯᱨᱮᱡᱮᱱᱴ ᱴᱮᱱᱥ ᱠᱷᱟᱹᱛᱤᱨ ᱵᱤ ᱵᱷᱟᱨᱵ ᱨᱮᱱᱟᱜ ᱡᱟᱦᱟᱸ ᱯᱷᱚᱨᱢ ᱠᱚ ᱢᱮᱱᱟᱜᱼᱟ ᱮᱢ ᱤᱡ ᱟᱨ ᱱᱚᱣᱟ ᱠᱚ ᱢᱩᱫᱽᱨᱮ ᱮ ᱥᱚᱦᱨᱟᱭ ᱥᱚᱢᱚᱭ ᱨᱮᱫᱚ ᱤᱡ ᱵᱚ ᱵᱟᱹᱭᱥᱟᱹᱣᱟ ᱮ ᱥᱚᱦᱨᱟᱭ ᱥᱚᱢ ᱤᱡ ᱚᱱᱟ ᱛᱟᱭᱚᱢ ᱵᱤ ᱵᱷᱟᱜᱽ ᱥᱟᱞᱟᱜ ᱟᱭᱤᱱ ᱡᱤᱭᱳ ᱠᱟᱛᱮ ᱵᱤᱝ ᱚᱞ ᱦᱩᱭᱩᱜᱼᱟ ᱚᱱᱟ ᱛᱟᱭᱚᱢ ᱡᱟᱦᱟᱸ ᱫᱚ ᱥᱟᱱᱟᱢ ᱟᱱᱟᱞᱟᱝ ᱢᱩᱪᱟᱹᱫ ᱨᱮᱜᱮ ᱱᱚᱣᱟ ᱫᱚ ᱠᱚᱢᱚᱱ ᱡᱤᱱᱤᱥ ᱠᱟᱱᱟ ᱡᱮ ᱢᱩᱞ ᱵᱷᱟᱨᱵ ᱥᱮ ᱢᱮᱱ ᱯᱨᱤᱱᱥᱤᱯᱟᱞ ᱵᱷᱟᱨᱵ ᱨᱮᱱᱟᱜ ᱥᱮ ᱢᱩᱬᱩᱛ ᱠᱟᱱᱣᱟ ᱨᱮᱱᱟᱜ ᱛᱷᱟᱨᱰ ᱯᱷᱚᱨᱢ ᱥᱮ ᱯᱟᱥ ᱯᱟᱨᱴᱤᱥᱤᱯᱟᱞ ᱦᱩᱭᱩᱜᱼᱟ ᱱᱚᱰᱮ ᱥᱤᱝ ᱵᱚᱱ ᱧᱮᱞ ᱮᱫᱟ ᱥᱤᱝ ᱥᱮᱝ ᱥᱟᱝ ᱥᱟᱝ

ᱪᱚᱞᱚᱛ ᱧᱩᱛᱩᱢ ᱨᱮᱱᱟᱜ ᱱᱚᱣᱟ ᱨᱮᱱᱟᱜ ᱟᱵᱚ ᱵᱷᱚᱭᱮᱥ ᱴᱤᱢ ᱠᱚ ᱥᱮᱬᱟ ᱠᱮᱫᱟ ᱥᱮ ᱚᱱᱟ ᱢᱩᱪᱟᱹᱫ ᱵᱚ ᱥᱮᱬᱟ ᱠᱮᱫᱟ ᱱᱚᱝᱠᱟ ᱜᱮ ᱛᱟᱭᱚᱢ ᱫᱚ ᱟᱵᱚ ᱟᱨᱚ ᱯᱨᱮᱡᱮᱱᱴ ᱯᱟᱨᱯᱷᱮᱠᱴ ᱴᱮᱱᱥ ᱨᱮᱱᱟᱜ ᱵᱚᱱ ᱥᱮᱬᱟᱭᱟ ᱛᱟᱭᱚᱢ ᱠᱞᱟᱥ ᱨᱮ ᱢᱟ ᱛᱟᱦᱞᱮ ᱥᱟᱱᱟᱢ